ᱡᱚᱦᱟᱨ ᱜᱮ ᱥᱟᱱᱟᱢ ᱠᱚ ᱟᱨ ᱢᱤᱫᱴᱟᱝ ᱱᱟᱣᱟ ᱵᱞᱚᱜ ᱥᱟᱶᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱪᱮᱫ ᱞᱮᱠᱟ ᱢᱮᱱᱟᱜ ᱯᱮ ᱜᱟᱛᱮ ᱠᱚ ᱟᱥᱟᱧ ᱡᱚᱛᱚ ᱠᱚ ᱱᱟᱯᱟᱭ ᱨᱮᱜᱮ ᱵᱚ ᱛᱟᱦᱮᱸ ᱠᱚᱜᱼᱟ ᱟᱨ ᱤᱧ ᱦᱚᱸ ᱱᱟᱯᱟᱭ ᱨᱮᱜᱮ ᱢᱮᱱᱟᱜ ᱟᱠᱟᱫ ᱫᱤᱧᱟ ᱛᱚ ᱛᱮᱦᱮᱧ ᱟᱹᱰᱤ ᱠᱩᱥᱤ ᱨᱟᱹᱥᱠᱟᱹᱧ ᱵᱩᱡᱷᱟᱹᱣᱟ ᱠᱤ ᱛᱮᱦᱮᱧ ᱟᱵᱚᱣᱟᱜ ᱱᱚᱣᱟ ᱪᱮᱱᱮᱞ ᱨᱮ ᱦᱚᱲ ᱠᱮ ᱥᱟᱵᱥᱠᱨᱟᱭᱵᱟᱨ ᱠᱚ ᱠᱚᱢᱯᱞᱤᱴ ᱮᱱᱟ ᱛᱚ ᱠᱩᱥᱤ ᱵᱩᱡᱷᱟᱹᱜ ᱠᱟᱱᱟ ᱟᱨ ᱟᱯᱮ ᱠᱚᱣᱟᱜ ᱜᱚᱨᱚᱡᱽ ᱫᱩᱞᱟᱹᱲ ᱥᱚᱯᱚᱨᱴ ᱤᱫᱤ ᱠᱟᱛᱮ ᱛᱮᱦᱮᱧ ᱦᱚᱲ ᱠᱮ ᱯᱷᱮᱢᱤᱞᱤ ᱵᱚᱱ ᱥᱮᱴᱮᱨ ᱟᱠᱟᱱᱟ ᱛᱚ ᱟᱯᱮ ᱠᱚᱴᱷᱮᱱ ᱱᱤᱱᱟᱹᱜ ᱜᱮ ᱟᱸᱥ ᱟᱨ ᱱᱤᱛᱚᱜ ᱡᱟᱦᱟᱸ ᱞᱮᱠᱟ ᱯᱷᱳᱨ ᱠᱮ ᱥᱟᱵᱥᱠᱨᱟᱭᱵᱟᱨ ᱠᱚ ᱠᱚᱢᱯᱞᱤᱴ ᱟᱠᱟᱱᱟ ᱚᱱᱠᱟ ᱜᱮ ᱠᱷᱩᱵ ᱠᱚᱢ ᱫᱤᱱ ᱨᱮ ᱴᱮᱱ ᱠᱮ ᱥᱟᱵᱥᱠᱨᱟᱭᱵᱟᱨ ᱠᱚ ᱠᱚᱢᱯᱞᱤᱴᱚᱜ ᱢᱟ ᱟᱨ ᱡᱟᱦᱟᱸ ᱛᱤᱱᱟᱹᱜ ᱜᱮ ᱵᱷᱤᱰᱤᱭᱳ ᱨᱮᱵᱚᱱ ᱠᱚᱢᱮᱱᱴ ᱮᱫ ᱛᱟᱦᱮᱸᱫ ᱟᱨ ᱚᱱᱟ ᱠᱚᱨᱮᱱᱟᱜ ᱛᱮᱞᱟ ᱵᱟᱹᱞᱤᱧ ᱮᱢ ᱟᱠᱟᱫᱼᱟ ᱱᱟᱦᱟᱜ ᱛᱚ ᱡᱟᱦᱟᱸ ᱛᱤᱱᱟᱹᱜ ᱟᱯᱮ ᱠᱩᱠᱞᱤ ᱯᱮ ᱫᱚᱦᱚ ᱟᱠᱟᱫᱼᱟ ᱚᱱᱟ ᱠᱚᱨᱮᱱᱟᱜ ᱡᱚᱛᱚ ᱛᱮᱞᱟ ᱯᱮ ᱧᱟᱢᱟ ᱛᱚ ᱚᱱᱟ ᱨᱮᱱᱟᱜ ᱢᱤᱫᱴᱟᱝ ᱦᱟᱸᱜ ᱥᱯᱮᱥᱟᱞ ᱵᱷᱤᱰᱤᱭᱳ ᱵᱮᱱᱟᱣ ᱦᱩᱭᱩᱜᱼᱟ ᱠᱤᱭᱩ ᱮᱱ ᱮ ᱵᱷᱤᱰᱤᱭᱳ ᱦᱮᱸ ᱥᱮ ᱟᱨ ᱤᱱᱟᱹᱜ ᱫᱷᱟᱹᱨᱤᱡ ᱱᱚᱣᱟ ᱪᱮᱱᱮᱞ ᱨᱮ ᱡᱚᱲᱟᱣ ᱛᱟᱦᱮᱱ ᱢᱟ ᱛᱟᱵᱚᱱ ᱟᱨ ᱪᱮᱱᱮᱞ ᱥᱟᱵᱥᱠᱨᱟᱭᱤᱵ ᱠᱟᱛᱮ ᱫᱚᱦᱚ ᱠᱟᱜ ᱢᱟ ᱟᱨ ᱱᱤᱛᱚᱜ ᱡᱟᱦᱟᱸ ᱞᱮᱠᱟ ᱜᱚᱨᱚᱡᱽ ᱫᱩᱞᱟᱹᱲ ᱟᱨ ᱥᱚᱯᱚᱨᱴ ᱯᱮ ᱮᱢ ᱮᱢ ᱟᱹᱜᱩ ᱟᱠᱟᱫ ᱞᱤᱧᱟ ᱱᱚᱝᱠᱟ ᱜᱮ ᱢᱟᱲᱟᱝ ᱥᱮᱫ ᱦᱚᱸ ᱥᱚᱯᱚᱨᱴ ᱮᱢᱟᱞᱤᱧ ᱯᱮ ᱢᱮᱱᱛᱮ ᱟᱹᱞᱤᱧᱟᱜ ᱟᱸᱥ ᱟᱯᱮ ᱠᱚᱴᱷᱮᱱ ᱟᱨ ᱛᱚ ᱱᱤᱱᱟᱹᱜ ᱜᱮ ᱟᱹᱞᱤᱧᱟᱜ ᱟᱸᱥ ᱠᱤ ᱠᱷᱩᱵ ᱠᱚᱢ ᱫᱤᱱ ᱨᱮ ᱞᱚᱜᱚᱱ ᱫᱷᱟᱨᱟ ᱟᱯᱮ ᱠᱩᱠᱞᱤ ᱨᱮᱱᱟᱜ ᱛᱮᱞᱟ ᱡᱩᱫᱤ ᱧᱟᱢ ᱥᱟᱱᱟᱭᱮᱫ ᱵᱚᱱᱟ ᱛᱟᱵᱚᱱ ᱟᱨ ᱞᱚᱜᱚᱱ ᱫᱷᱟᱨᱟ ᱴᱮᱱ ᱠᱮ ᱥᱟᱵᱥᱠᱨᱟᱭᱵᱟᱨ ᱠᱚᱢᱯᱞᱤᱴ ᱠᱚᱢᱟ ᱛᱚ ᱚᱱᱟ ᱞᱟᱹᱜᱤᱫ ᱪᱮᱱᱮᱞ ᱛᱟᱵᱚᱱ ᱥᱮᱭᱟᱨ ᱢᱟ ᱛᱚ ᱟᱨ ᱢᱤᱫᱴᱟᱝ ᱠᱟᱛᱷᱟ ᱵᱟᱹᱧ ᱞᱟᱹᱭ ᱟᱠᱟᱫᱼᱟ ᱠᱤ ᱪᱟᱱᱮᱞ ᱱᱟᱦᱟᱜ ᱛᱟᱵᱚᱱ ᱪᱟᱱᱮᱞ ᱨᱮᱱᱟᱜ ᱧᱩᱛᱩᱢ ᱪᱮᱧᱡᱽ ᱟᱠᱟᱱᱟ ᱛᱟᱵᱚᱱ ᱱᱟᱦᱟᱜ ᱡᱟᱦᱟᱸ ᱠᱤ ᱥᱚᱧᱡᱚᱭ ᱫᱟᱫᱟ ᱤᱱᱴᱟᱨᱴᱮᱱᱢᱮᱱᱴ ᱛᱟᱦᱮᱸ ᱠᱟᱱᱟ ᱚᱱᱟ ᱱᱟᱦᱟᱜ ᱥᱚᱧᱡᱚᱭ ᱥᱟᱱᱛᱤ ᱚᱯᱷᱤᱥᱤᱭᱟᱞ ᱦᱩᱭ ᱟᱠᱟᱱᱟ ᱛᱚ ᱱᱚᱣᱟ ᱠᱷᱟᱹᱛᱤᱨ ᱞᱤᱧ ᱪᱮᱧᱡᱽ ᱠᱮᱫᱼᱟ ᱵᱟᱠᱷᱟᱱ ᱟᱯᱮ ᱢᱟᱱᱮ ᱢᱟᱱᱮ ᱴᱟᱴᱠᱟ ᱜᱮ ᱪᱤᱠᱟᱹᱛᱮ ᱪᱟᱱᱮᱞ ᱪᱮᱧᱡᱽ ᱮᱱᱟ ᱛᱚ ᱪᱟᱱᱮᱞ ᱪᱮᱧᱡᱽ ᱨᱮᱱᱟᱜ ᱨᱤᱡᱤᱱ ᱫᱚ ᱱᱤᱭᱟᱹ ᱠᱷᱟᱹᱛᱤᱨ ᱠᱤ ᱢᱟᱲᱟᱝ ᱫᱚ ᱠᱷᱟᱹᱞᱤ ᱟᱹᱞᱤᱧᱟᱜ ᱧᱩᱛᱩᱢ ᱛᱟᱦᱮᱸ ᱠᱟᱱ ᱛᱟᱦᱮᱸᱫ ᱛᱚ ᱱᱤᱛᱚᱜ ᱢᱟ ᱡᱚᱠᱷᱚᱱ ᱵᱟᱨ ᱦᱚᱲ ᱮᱱᱟᱞᱤᱧ ᱛᱚ ᱟᱹᱞᱤᱧ ᱞᱤᱧ ᱩᱭᱦᱟᱹᱨ ᱵᱟᱲᱟ ᱠᱮᱫᱼᱟ ᱵᱟᱝᱟ ᱢᱟᱱᱮ ᱵᱟᱨ ᱦᱚᱲᱟᱜ ᱧᱩᱛᱩᱢ ᱛᱮ ᱪᱮᱱᱮᱞ ᱵᱮᱱᱟᱣ ᱦᱩᱭᱩᱜᱼᱟ ᱛᱚ ᱚᱱᱠᱟ ᱜᱮ ᱵᱟᱱᱟ ᱦᱚᱲᱟᱜ ᱧᱩᱛᱩᱢ ᱛᱮ ᱵᱮᱱᱟᱣ ᱦᱩᱭᱮᱱᱟ ᱛᱚ ᱴᱟᱴᱠᱟ ᱜᱮ ᱱᱟᱦᱟᱜ ᱟᱯᱮ ᱦᱚᱸ ᱱᱟᱦᱟᱜ ᱯᱮ ᱟᱥᱪᱚᱨᱡᱚ ᱯᱮ ᱵᱩᱡᱷᱟᱹᱣ ᱠᱟᱜ ᱜᱮᱭᱟ ᱱᱟᱦᱟᱜ ᱦᱟᱦᱟᱲᱟ ᱯᱮ ᱵᱩᱡᱷᱟᱹᱣ ᱠᱟᱜ ᱜᱮᱭᱟ ᱠᱤ ᱴᱟᱴᱠᱟ ᱪᱮᱱᱮᱞ ᱪᱤᱠᱟᱹᱛᱮ ᱪᱮᱧᱡᱽ ᱮᱱᱟ ᱛᱚ ᱚᱱᱟ ᱫᱚ ᱱᱟᱦᱟᱜ ᱚᱱᱠᱟ ᱱᱟᱦᱟᱜ ᱞᱤᱧ ᱟᱹᱞᱤᱧ ᱚᱱᱟ ᱩᱭᱦᱟᱹᱨ ᱠᱟᱛᱮᱫ ᱜᱮ ᱱᱟᱦᱟᱜ ᱞᱤᱧ ᱪᱮᱧᱡᱽ ᱟᱠᱟᱫᱼᱟ ᱛᱚ ᱴᱷᱤᱠᱟᱹ ᱠᱟᱜ ᱯᱮ ᱱᱟᱦᱟᱜ ᱱᱤᱛᱚᱜ ᱛᱟᱵᱚᱱ ᱥᱚᱧᱡᱚᱭ ᱫᱟᱫᱟ ᱤᱱᱴᱟᱨᱴᱮᱱᱢᱮᱱᱴ ᱠᱷᱚᱱ ᱥᱚᱧᱡᱚᱭ ᱥᱟᱱᱛᱤ ᱚᱯᱷᱤᱥᱤᱭᱟᱞ ᱦᱩᱭ ᱟᱠᱟᱱᱟ ᱢᱮᱱᱛᱮ ᱦᱮᱸ ᱥᱮ ᱟᱨ ᱴᱷᱤᱠ ᱜᱮᱭᱟ ᱱᱚᱝᱠᱟ ᱜᱮ ᱟᱯᱮ ᱠᱚᱣᱟᱜ ᱜᱚᱨᱚᱡᱽ ᱫᱩᱞᱟᱹᱲ ᱥᱚᱯᱚᱨ ᱛᱟᱦᱮᱸ ᱠᱚᱜ ᱢᱟ ᱟᱹᱞᱤᱧ ᱥᱟᱶ ᱦᱮᱸ ᱥᱮ ᱟᱨ ᱡᱮᱢᱚᱱ ᱞᱚᱜᱚᱱ ᱫᱷᱟᱨᱟ ᱴᱮᱱ ᱠᱮ ᱥᱟᱵᱥᱠᱨᱟᱭᱵᱟᱨ ᱠᱚ ᱠᱚᱢᱯᱞᱤᱴᱚᱜ ᱢᱟ ᱛᱟᱵᱚᱱ ᱟᱨ ᱠᱚᱢᱯᱞᱤᱴ ᱠᱚᱢᱟ ᱟᱨ ᱡᱟᱦᱟᱸ ᱠᱤ ᱤᱱᱟᱹ ᱦᱤᱞᱳᱜ ᱟᱯᱮ ᱡᱟᱦᱟᱸ ᱛᱤᱱᱟᱹᱜ ᱠᱩᱠᱞᱤ ᱨᱮᱱᱟᱜ ᱛᱮᱞᱟ ᱤᱱᱟᱹ ᱦᱤᱞᱳᱜ ᱯᱮ ᱧᱟᱢ ᱫᱟᱲᱮᱭᱟᱜᱼᱟ ᱵᱷᱤᱰᱤᱭᱳ ᱠᱚ ᱡᱚᱛᱚ ᱫᱤᱱ ᱞᱚᱜᱚᱱ ᱞᱚᱜᱚᱱ ᱦᱟᱸᱜ ᱵᱟᱭ ᱦᱮᱡ ᱫᱟᱲᱮᱭᱟᱜ ᱠᱟᱱᱟ ᱚᱱᱟ ᱞᱟᱹᱜᱤᱫ ᱟᱹᱞᱤᱧ ᱦᱚᱸ ᱫᱩᱠ ᱞᱤᱧ ᱵᱩᱡᱷᱟᱹᱣᱮᱫᱼᱟ ᱟᱨ ᱟᱯᱮ ᱦᱚᱸ ᱫᱩᱠ ᱟᱞᱚᱯᱮ ᱵᱩᱡᱷᱟᱹᱣᱟ ᱟᱨ ᱟᱹᱜᱩ ᱞᱟᱹᱜᱤᱫ ᱢᱟᱞᱤᱧ ᱪᱮᱥᱴᱟᱭᱮᱫ ᱜᱮᱭᱟ ᱟᱨ ᱱᱚᱝᱠᱟ ᱢᱤᱢᱤᱫ ᱫᱷᱟᱣ ᱵᱤᱡᱤ ᱠᱚᱨᱮ ᱦᱚᱸ ᱛᱟᱦᱮᱸ ᱦᱩᱭᱩᱜ ᱠᱟᱱᱟ ᱠᱟᱹᱢᱤ ᱠᱚᱨᱮ ᱦᱚᱸ ᱛᱟᱦᱮᱸ ᱦᱩᱭᱩᱜ ᱠᱟᱱᱟ ᱛᱚ ᱵᱟᱹᱞᱤᱧ ᱟᱹᱜᱩ ᱫᱟᱲᱮᱭᱟᱜ ᱠᱟᱱᱟ ᱡᱚᱛᱚ ᱫᱤᱱ ᱫᱚ ᱤᱱᱠᱟᱹᱛᱮ ᱵᱟᱨ ᱯᱮ ᱫᱤᱱ ᱢᱟ ᱞᱮᱴ ᱦᱩᱭ ᱜᱚᱫᱚᱜ ᱠᱟᱱ ᱜᱮᱭᱟ ᱛᱚ ᱚᱱᱟ ᱠᱚ ᱤᱫᱤ ᱠᱟᱛᱮ ᱪᱮᱫ ᱟᱹᱲᱤᱥ ᱟᱞᱚ ᱵᱚᱱ ᱫᱚᱦᱚᱭ ᱢᱟ ᱟᱨ ᱵᱤᱥᱛᱤ ᱵᱟᱹᱧ ᱢᱮᱱᱮᱫᱼᱟ ᱛᱟᱵᱚᱱ ᱟᱨ ᱱᱤᱱᱟᱹ ᱢᱮᱱ ᱠᱟᱛᱮ ᱜᱮ ᱤᱧ ᱵᱷᱤᱰᱤᱭᱳ ᱛᱟᱵᱚᱱ ᱱᱚᱰᱮ ᱜᱤᱧ ᱢᱩᱪᱟᱹᱫᱮᱜᱼᱟ ᱛᱮᱦᱮᱧᱟᱜ ᱵᱷᱤᱰᱤᱭᱳ ᱫᱚ ᱱᱤᱠᱟᱹ ᱫᱷᱟᱨᱟ ᱜᱮ ᱢᱟ ᱛᱚᱵᱮ ᱠᱷᱟᱱ ᱡᱚᱛᱚ ᱠᱚ ᱡᱚᱦᱟᱨ ᱜᱮ